ᱟᱹᱰᱤ ᱜᱮ ᱦᱟᱦᱟᱲᱟ ᱨᱮᱭᱟᱜ ᱠᱟᱛᱷᱟ ᱠᱟᱱᱟ ᱜᱟᱛᱮ ᱠᱚ ᱥᱚᱨᱚᱥᱚᱛᱤ ᱢᱩᱨᱛᱤ ᱥᱟᱱᱛᱟᱞ ᱠᱩᱲᱤ ᱞᱮᱠᱟ ᱠᱚ ᱥᱟᱡᱟᱣ ᱟᱠᱟᱫᱮᱭᱟ ᱪᱮᱫ ᱥᱚᱨᱚᱥᱚᱛᱤ ᱢᱩᱨᱛᱤ ᱫᱚ ᱟᱵᱚ ᱥᱟᱱᱛᱟᱞ ᱠᱩᱲᱤ ᱠᱟᱱᱟᱭ ᱥᱮ ᱥᱚᱨᱚᱥᱚᱛᱤ ᱢᱩᱨᱛᱤ ᱫᱚ ᱟᱵᱚ ᱥᱟᱱᱛᱟᱞ ᱠᱚᱨᱮᱱ ᱵᱚᱸᱜᱟ ᱠᱟᱱᱟᱭ ᱥᱮ ᱥᱚᱨᱚᱥᱚᱛᱤ ᱯᱩᱡᱟᱹ ᱠᱟᱛᱮ ᱟᱵᱚᱣᱟᱜ ᱪᱮᱫ ᱦᱟᱹᱱᱤ ᱦᱩᱭᱩᱜ ᱠᱟᱱ ᱛᱟᱵᱚᱱᱟ ᱥᱮ ᱪᱮᱫ ᱯᱷᱟᱭᱫᱟ ᱦᱩᱭᱩᱜ ᱠᱟᱱ ᱛᱟᱵᱚᱱᱟ ᱛᱚ ᱜᱟᱛᱮ ᱠᱚ ᱛᱮᱦᱮᱧᱟᱜ ᱵᱷᱤᱰᱤᱭᱳ ᱨᱮ ᱱᱤᱭᱟᱹ ᱠᱚᱜᱮ ᱯᱩᱨᱟᱹ ᱵᱷᱤᱛᱨᱤ ᱫᱷᱟᱹᱵᱤᱡ ᱵᱚᱱ ᱠᱟᱛᱷᱟᱭᱟ ᱵᱷᱤᱰᱤᱭᱳ ᱨᱮ ᱠᱚᱱᱴᱤᱱᱤᱭᱩ ᱯᱮ ᱛᱟᱦᱮᱱ ᱛᱟᱵᱚᱱᱟ ᱛᱚ ᱫᱮᱞᱟᱝ ᱵᱚᱱ ᱵᱷᱤᱰᱤᱭᱳ ᱵᱚᱱ ᱥᱩᱨᱩ ᱞᱮᱜᱮ ᱟᱢ ᱫᱚ ᱥᱟᱱᱛᱟᱞ ᱠᱟᱱᱟᱢ ᱢᱤᱫᱴᱮᱱ ᱢᱩᱞ ᱣᱟᱥᱤ ᱠᱟᱱᱟᱢ ᱟᱢ ᱡᱩᱫᱤ ᱫᱤᱠᱩ ᱛᱮᱢ ᱨᱚᱲᱟ ᱥᱮ ᱫᱤᱠᱩ ᱞᱮᱠᱟ ᱦᱚᱨᱚᱜ ᱵᱟᱸᱫᱮ ᱠᱟᱛᱮᱢ ᱫᱟᱬᱟ ᱵᱟᱲᱟᱭᱟ ᱛᱚ ᱟᱢ ᱫᱚ ᱫᱤᱠᱩ ᱫᱚ ᱵᱟᱠᱚ ᱞᱮᱠᱷᱟ ᱢᱮᱭᱟ ᱟᱢ ᱫᱚ ᱦᱚᱲ ᱜᱮᱢ ᱞᱮᱠᱷᱟᱜᱼᱟ ᱟᱨ ᱡᱩᱫᱤ ᱢᱤᱫᱴᱮᱱ ᱛᱟᱹᱨᱩ ᱦᱟᱨᱛᱟ ᱩᱭᱩ ᱠᱟᱛᱮ ᱢᱤᱫᱴᱮᱱ ᱦᱤᱨᱟᱹᱱ ᱩᱱᱠᱩᱣᱟᱜ ᱵᱷᱤᱲ ᱨᱮ ᱛᱟᱦᱮᱱᱟ ᱥᱮ ᱩᱱᱠᱩᱣᱟᱜ ᱥᱟᱢᱟᱝ ᱨᱮ ᱛᱟᱦᱮᱱᱟ ᱛᱚ ᱩᱱ ᱜᱷᱟᱹᱲᱤᱡ ᱫᱚ ᱩᱱᱠᱩ ᱵᱟᱠᱚ ᱵᱩᱡᱽ ᱫᱟᱲᱮᱭᱟᱜᱼᱟ ᱠᱤ ᱵᱚᱞᱮ ᱱᱩᱭ ᱦᱚᱸ ᱛᱟᱹᱨᱩᱵ ᱠᱟᱱᱟᱭ ᱥᱮ ᱦᱟᱹᱨᱤᱱ ᱠᱟᱱᱟᱭ ᱢᱮᱱᱠᱷᱟᱱ ᱡᱚᱠᱷᱚᱱ ᱩᱱᱠᱩ ᱠᱚ ᱵᱩᱡᱟ ᱠᱤ ᱵᱚᱞᱮ ᱱᱩᱭ ᱫᱚ ᱛᱟᱹᱨᱩᱵ ᱫᱚᱭ ᱵᱟᱝ ᱠᱟᱱᱟ ᱦᱟᱹᱨᱤᱱ ᱠᱟᱱᱟᱭ ᱛᱚ ᱟᱢ ᱩᱱ ᱥᱚᱢᱚᱭ ᱭᱟ ᱛᱚ ᱚᱸᱰᱮ ᱠᱚ ᱡᱚᱢ ᱜᱚᱡ ᱠᱟᱢᱟ ᱭᱟ ᱛᱚ ᱚᱸᱰᱮ ᱠᱷᱚᱡ ᱠᱚ ᱞᱟᱜᱟ ᱢᱮᱭᱟ ᱛᱚ ᱜᱟᱛᱮ ᱠᱚ ᱡᱟᱦᱟᱸᱭ ᱠᱚ ᱯᱟᱥᱮ ᱱᱤᱭᱟᱹ ᱠᱟᱛᱷᱟ ᱨᱮᱭᱟᱜ ᱵᱷᱮᱫ ᱯᱮ ᱵᱩᱡᱷᱟᱹᱣ ᱠᱮᱫ ᱛᱟᱵᱚᱱᱟ ᱟᱨ ᱡᱟᱦᱟᱸᱭ ᱠᱚ ᱡᱩᱫᱤ ᱵᱟᱯᱮ ᱵᱩᱡᱷᱟᱹᱣ ᱠᱟᱫ ᱛᱟᱵᱚᱱᱟ ᱛᱚ ᱯᱩᱨᱟᱹ ᱫᱷᱮᱭᱟᱱ ᱛᱮᱯᱮ ᱟᱸᱡᱚᱢᱟ ᱦᱮᱸ ᱜᱟᱛᱮ ᱠᱚ ᱥᱚᱨᱚᱥᱚᱛᱤ ᱢᱟᱛᱟ ᱫᱚ ᱢᱤᱫᱴᱮᱱ ᱟᱵᱚ ᱥᱟᱱᱛᱷᱟᱞᱤ ᱴᱨᱮᱰᱤᱥᱚᱱᱟᱞ ᱯᱟᱹᱧᱪᱤ ᱥᱟᱹᱲᱤ ᱵᱟᱸᱫᱮ ᱠᱟᱛᱮ ᱩᱱᱤ ᱠᱚ ᱯᱩᱡᱟᱹᱣ ᱟᱫᱮᱭᱟ ᱟᱨ ᱱᱩᱭ ᱢᱩᱨᱛᱤ ᱧᱮᱞᱛᱮ ᱚᱱᱠᱟ ᱦᱩᱫᱤᱥᱚᱜ ᱠᱟᱱ ᱛᱟᱦᱮᱱᱟ ᱠᱤ ᱵᱚᱞᱮ ᱱᱩᱭ ᱢᱩᱨᱛᱤ ᱫᱚ ᱫᱤᱠᱩ ᱠᱚᱨᱮᱱ ᱫᱚᱭ ᱵᱟᱝ ᱠᱟᱱᱟ ᱟᱵᱚ ᱥᱟᱱᱛᱟᱲ ᱨᱮᱱ

ᱟᱨ ᱡᱟᱦᱟᱸᱭ ᱠᱚᱠᱚ ᱢᱮᱱ ᱛᱟᱦᱮᱱᱟ ᱥᱚᱨᱚᱥᱚᱛᱤ ᱢᱟᱛᱟ ᱫᱚ ᱟᱵᱚ ᱟᱹᱫᱤᱵᱟᱹᱥᱤ ᱨᱮᱱ ᱫᱚ ᱵᱟᱝ ᱠᱟᱱᱟ ᱱᱩᱭ ᱫᱚ ᱟᱵᱚ ᱫᱚ ᱵᱟᱵᱚᱱ ᱯᱩᱡᱟᱹᱣᱟᱭᱟ ᱡᱟᱦᱟᱸ ᱛᱤᱱᱟᱹᱜ ᱜᱮ ᱢᱟᱹᱡᱷᱤ ᱵᱟᱵᱟ ᱠᱚ ᱥᱮ ᱥᱚᱢᱟᱡᱽ ᱥᱩᱥᱟᱹᱨᱤᱭᱟᱹ ᱠᱚ ᱢᱮᱱᱟᱜ ᱠᱚ ᱡᱟᱦᱟᱸᱭ ᱫᱚ ᱥᱳᱥᱟᱞ ᱢᱤᱰᱤᱭᱟ ᱢᱟᱫᱽᱫᱷᱚᱢ ᱛᱮ ᱥᱮ ᱡᱟᱦᱟᱸᱭ ᱫᱚ ᱪᱤᱴᱷᱤ ᱥᱟᱠᱟᱢ ᱢᱟᱫᱽᱫᱷᱚᱢ ᱛᱮ ᱟᱵᱚ ᱥᱚᱨᱚᱥᱚᱛᱤ ᱯᱩᱡᱟᱹ ᱢᱟᱱᱟᱣ ᱨᱮᱭᱟᱜ ᱠᱚ ᱵᱟᱨᱚᱱᱮᱫ ᱵᱚᱱᱟ ᱛᱚ ᱩᱱᱠᱩ ᱫᱚ ᱱᱚᱝᱠᱟ ᱠᱚ ᱵᱩᱡᱷᱟᱹᱣ ᱠᱮᱫᱟ ᱠᱤ ᱵᱚᱞᱮ ᱞᱚᱞᱚ ᱥᱟᱨᱰᱟ ᱥᱮ ᱞᱚᱞᱚᱣᱟᱜ ᱢᱮᱬᱦᱮ ᱩᱱᱠᱩ ᱫᱮᱭᱟ ᱨᱮ ᱫᱷᱤᱯᱟᱹᱣᱟᱜ ᱠᱚ ᱞᱮᱠᱟ ᱠᱚ ᱟᱹᱭᱠᱟᱹᱣ ᱠᱮᱫᱟ ᱯᱟᱹᱦᱤᱞ ᱢᱟ ᱥᱚᱨᱚᱥᱚᱛᱤᱭᱟᱜ ᱢᱩᱨᱛᱤ ᱧᱮᱞ ᱠᱟᱛᱮ ᱩᱱᱟᱹᱜ ᱢᱟ ᱵᱟᱝ ᱟᱹᱭᱠᱟᱹᱜ ᱠᱟᱱ ᱛᱟᱦᱮᱸᱫ ᱡᱮ ᱱᱩᱭ ᱥᱚᱨᱚᱥᱚᱛᱤ ᱢᱟᱛᱟ ᱟᱹᱫᱤᱵᱟᱹᱥᱤ ᱠᱚᱦᱚᱸ ᱠᱚ ᱯᱩᱡᱟᱹᱣᱟᱭ ᱛᱟᱦᱮᱱᱟ ᱥᱮ ᱱᱚᱝᱠᱟ ᱦᱚᱸ ᱵᱟᱠᱚ ᱦᱩᱫᱤᱥᱮᱫ ᱠᱟᱱ ᱛᱟᱦᱮᱱᱟ ᱡᱮ ᱱᱩᱭ ᱥᱚᱨᱚᱥᱚᱛᱤ ᱢᱟᱛᱟ ᱫᱚ ᱟᱹᱫᱤᱵᱟᱹᱥᱤ ᱨᱮᱱ ᱵᱚᱸᱜᱟ ᱠᱟᱱᱟᱭ ᱢᱮᱱᱠᱷᱟᱱ ᱱᱤᱛᱚᱜ ᱢᱟ ᱥᱚᱨᱚᱥᱚᱛᱤ ᱢᱟᱛᱟ ᱟᱹᱫᱤᱵᱟᱹᱥᱤ ᱟᱵᱚ ᱥᱟᱱᱛᱟᱲ ᱥᱚᱢᱟᱡᱽ ᱨᱮ ᱴᱨᱮᱰᱤᱥᱚᱱᱟᱞ ᱞᱩᱝᱜᱤ ᱯᱟᱹᱧᱪᱤ ᱨᱮ ᱢᱮᱱᱟᱭ ᱟᱨ ᱱᱩᱭ ᱢᱩᱨᱛᱤ ᱢᱟ ᱵᱤᱱ ᱧᱮᱞ ᱛᱮᱜᱮ ᱠᱚ ᱵᱩᱡᱷᱟᱹᱣ ᱛᱟᱦᱮᱱᱟ ᱠᱤ ᱵᱚᱞᱮ ᱱᱩᱭ ᱫᱚ ᱟᱹᱫᱤᱵᱟᱹᱥᱤ ᱨᱮᱱ ᱵᱚᱸᱜᱟ ᱠᱟᱱ ᱛᱟᱠᱚᱣᱟ ᱥᱮ ᱟᱹᱫᱤᱵᱟᱹᱥᱤ ᱜᱮᱠᱚ ᱯᱩᱡᱟᱹᱣᱟᱭ ᱛᱟᱦᱮᱱᱟ ᱱᱩᱭ ᱥᱚᱨᱚᱥᱚᱛᱤ ᱢᱟᱛᱟ ᱫᱚ ᱡᱩᱫᱤ ᱱᱚᱝᱠᱟ ᱞᱩᱝᱜᱤ ᱯᱟᱹᱧᱪᱤ ᱟᱛᱮ ᱡᱩᱫᱤ ᱥᱚᱨᱚᱥᱚᱛᱤ ᱵᱟᱭ ᱛᱟᱦᱮᱸ ᱠᱚᱜ ᱠᱮᱭᱟ ᱛᱚ ᱫᱤᱠᱩ ᱦᱚᱸᱠᱚ ᱵᱩᱡᱷᱟᱹᱣ ᱠᱮᱭᱟ ᱡᱮ ᱱᱩᱭ ᱫᱚ ᱟᱹᱫᱤᱵᱟᱹᱥᱤ ᱨᱮᱱ ᱫᱚᱭ ᱵᱟᱝ ᱠᱟᱱᱟ ᱟᱨ ᱱᱩᱭ ᱢᱩᱨᱛᱤ ᱫᱚ ᱟᱵᱚ ᱯᱨᱚᱢᱟᱱ ᱞᱮᱠᱟ ᱦᱚᱸ ᱩᱫᱩᱜ ᱟᱵᱚᱱᱟ ᱡᱮ ᱵᱚᱞᱮ ᱥᱚᱨᱚᱥᱚᱛᱤ ᱢᱩᱨᱛᱤ ᱟᱵᱚ ᱥᱟᱱᱛᱟᱞ ᱠᱚᱨᱮᱱ ᱠᱟᱱ ᱜᱮᱭᱟ ᱟᱨ ᱱᱩᱭ ᱢᱩᱨᱛᱤ ᱧᱮᱞᱛᱮ ᱥᱟᱱᱟᱢ ᱪᱷᱟᱹᱛᱤᱠ ᱡᱟᱹᱛᱤ ᱠᱚ ᱵᱤᱱᱟᱹ ᱜᱚ ᱵᱟᱵᱟᱣᱟᱱ ᱜᱤᱫᱽᱨᱟᱹ ᱞᱮᱠᱟ ᱟᱵᱚ ᱥᱟᱱᱛᱟᱲ ᱟᱹᱫᱤᱵᱟᱹᱥᱤ ᱠᱚ ᱨᱚᱲ ᱢᱟᱸᱜᱟᱞ ᱫᱟᱲᱮᱭᱟᱵᱚᱱᱟ ᱡᱮ ᱟᱹᱫᱤᱵᱟᱹᱥᱤ ᱦᱚᱸ ᱥᱚᱨᱚᱥᱚᱛᱤ ᱠᱚ ᱯᱩᱡᱟᱹ ᱣᱟᱭ ᱛᱟᱦᱮᱱᱟ ᱥᱟᱱᱛᱟᱞ ᱴᱨᱮᱰᱤᱥᱚᱱᱟᱞ ᱞᱩᱝᱜᱤ ᱯᱟᱹᱧᱪᱤ ᱨᱮᱫᱚ ᱪᱮᱫᱟᱜ ᱠᱚ ᱵᱮᱱᱟᱣ ᱟᱠᱟᱫᱮᱭᱟ ᱟᱨ ᱱᱚᱣᱟ ᱛᱮᱫᱚ ᱥᱟᱯᱷᱟ ᱥᱟᱯᱷᱟ ᱵᱩᱡᱷᱟᱹᱜᱚᱜ ᱠᱟᱱᱟ ᱠᱤ ᱵᱚᱞᱮ ᱱᱩᱭ ᱫᱚ ᱥᱚᱨᱚᱥᱚᱛᱤ ᱢᱟᱛᱟ ᱟᱹᱫᱤᱵᱟᱹᱥᱤ ᱠᱚᱨᱮᱱ ᱵᱚᱸᱜᱟ ᱠᱟᱱ ᱜᱮᱭᱟ ᱥᱟᱹᱨᱤ ᱜᱮ ᱱᱚᱝᱠᱟ ᱛᱮᱫᱚ ᱫᱤᱠᱩ ᱠᱚ ᱥᱟᱢᱟᱝ ᱨᱮ ᱪᱮᱫ ᱦᱚᱸ ᱦᱟᱨᱟᱵᱟᱡᱤ ᱵᱟᱵᱚᱱ ᱮᱢ ᱫᱟᱲᱮᱭᱟᱜᱼᱟ ᱡᱮ ᱥᱚᱨᱚᱥᱚᱛᱤ ᱢᱩᱨᱛᱤ ᱫᱚ ᱟᱞᱮ ᱟᱹᱫᱤᱵᱟᱹᱥᱤ ᱨᱮᱱ ᱥᱚᱨᱚᱥᱚᱛᱤ ᱢᱟᱛᱟ ᱫᱚᱭ ᱵᱟᱝ ᱠᱟᱱᱟ ᱥᱮ ᱱᱩᱭ ᱫᱚ ᱟᱞᱮ ᱥᱟᱱᱛᱟᱲ ᱠᱚᱨᱮᱱ ᱵᱚᱸᱜᱟ ᱫᱚᱭ ᱵᱟᱝ ᱠᱟᱱᱟ ᱟᱵᱚ ᱢᱟ ᱟᱯᱱᱟᱨ ᱛᱮᱜᱮ ᱫᱤᱠᱩ ᱴᱷᱮᱱ ᱦᱚᱸ ᱯᱨᱚᱢᱟᱱ ᱵᱚᱱ ᱩᱫᱩᱜ ᱮᱫ ᱠᱟᱱ ᱡᱮ ᱵᱚᱞᱮ ᱱᱩᱭ ᱫᱚ ᱟᱞᱮ ᱥᱟᱱᱛᱟᱲ ᱠᱚᱨᱮᱱ ᱵᱚᱸᱜᱟ ᱠᱟᱱᱟᱭ ᱥᱚᱨᱚᱥᱚᱛᱤ ᱢᱩᱨᱛᱤ ᱵᱮᱱᱟᱣ ᱠᱚᱴᱷᱮᱱ ᱦᱚᱸ ᱠᱩᱠᱞᱤᱧ ᱫᱚᱦᱚᱭᱟ ᱡᱮ

ᱠᱤ ᱟᱯᱮ ᱥᱚᱨᱚᱥᱚᱛᱤ ᱢᱩᱨᱛᱤ ᱫᱚ ᱟᱯᱮ ᱥᱟᱱᱛᱟᱞ ᱠᱚᱨᱮᱱ ᱵᱚᱸᱜᱟ ᱠᱟᱱᱟᱭ ᱱᱤᱭᱟᱹ ᱠᱚᱫᱚ ᱛᱤᱥ ᱦᱚᱸ ᱵᱟᱠᱚ ᱪᱟᱞᱟᱣ ᱦᱚᱪᱚ ᱛᱟᱢᱟ ᱩᱱᱠᱩ ᱱᱤᱭᱟᱹ ᱠᱚ ᱢᱮᱛᱟᱢᱟ ᱡᱮ ᱥᱚᱨᱚᱥᱚᱛᱤ ᱢᱟᱛᱟ ᱢᱟ ᱦᱤᱱᱫᱩ ᱠᱚᱨᱮᱱ ᱵᱚᱸᱜᱟ ᱠᱟᱱᱟᱭ ᱥᱚᱨᱚᱥᱚᱛᱤ ᱢᱟᱛᱟ ᱢᱟ ᱦᱤᱱᱫᱩ ᱠᱚᱠᱚ ᱯᱩᱡᱟᱹᱣᱟᱭ ᱛᱟᱦᱮᱱ ᱟᱯᱮ ᱟᱹᱫᱤᱵᱟᱹᱥᱤ ᱫᱚ ᱚᱠᱟ ᱠᱷᱚᱡ ᱯᱮ ᱦᱮᱡ ᱮᱱᱟ ᱟᱯᱮ ᱨᱮᱱ ᱫᱚ ᱱᱩᱭ ᱫᱚ ᱥᱚᱨᱚᱥᱚᱛᱤ ᱢᱟᱛᱟ ᱫᱚ ᱵᱟᱝ ᱠᱟᱱ ᱛᱟᱯᱮᱭᱟ ᱟᱯᱮ ᱫᱚ ᱪᱮᱫ ᱞᱟᱹᱜᱤᱫ ᱯᱮ ᱯᱩᱡᱟᱹᱣᱟᱭ ᱠᱟᱱᱟ ᱚᱱᱟ ᱫᱚ ᱟᱞᱮ ᱫᱚ ᱵᱟᱞᱮ ᱵᱟᱲᱟᱭᱟ ᱚᱱᱟ ᱫᱚ ᱟᱯᱮᱭᱟᱜ ᱯᱨᱚᱵᱞᱮᱢ ᱠᱟᱱᱟ ᱦᱮᱸ ᱩᱱ ᱥᱚᱢᱚᱭ ᱡᱚᱠᱷᱚᱱ ᱥᱚᱨᱚᱥᱚᱛᱤ ᱯᱩᱡᱟᱹ ᱠᱚ ᱢᱟᱱᱟᱣ ᱫᱟ ᱛᱚ ᱟᱵᱚ ᱟᱹᱫᱤᱵᱟᱹᱥᱤ ᱥᱮ ᱟᱵᱚ ᱥᱟᱱᱛᱟᱲ ᱦᱚᱯᱚᱱ ᱡᱟᱦᱟᱸᱭᱴᱟᱜ ᱢᱟ ᱞᱟᱹᱭᱟ ᱚᱱᱠᱟᱛᱮ ᱯᱟᱨᱚᱢᱚᱜ ᱠᱟᱱᱟ ᱛᱚ ᱩᱱ ᱥᱚᱢᱚᱭ ᱫᱚ ᱟᱢᱮᱢ ᱰᱚᱵᱚᱜ ᱡᱚᱦᱟᱨ ᱫᱟᱲᱮᱭᱟᱜᱼᱟ ᱢᱮᱱᱠᱷᱟᱱ ᱯᱟᱨᱥᱚᱱᱟᱞ ᱚᱸᱰᱮ ᱟᱢ ᱯᱩᱡᱟᱹᱭ ᱞᱟᱹᱜᱤᱫ ᱫᱚ ᱩᱱᱤ ᱢᱩᱨᱛᱤ ᱫᱚ ᱵᱟᱢ ᱟᱹᱜᱩ ᱫᱟᱲᱮᱣᱟᱭᱟ ᱪᱮᱫᱟᱜ ᱥᱮ ᱥᱚᱨᱚᱥᱚᱛᱤ ᱢᱩᱨᱛᱤ ᱫᱚ ᱥᱮ ᱥᱚᱨᱚᱥᱚᱛᱤ ᱢᱟᱛᱟ ᱫᱚ ᱟᱵᱚ ᱥᱟᱱᱛᱟᱲ ᱠᱚᱨᱮᱱ ᱵᱚᱸᱜᱟ ᱫᱚ ᱵᱟᱭ ᱦᱩᱭ ᱫᱟᱲᱮᱭᱟᱜ ᱠᱟᱱᱟ ᱚᱱᱠᱟ ᱞᱮᱠᱟᱜᱮ ᱡᱚᱠᱷᱚᱱ ᱟᱵᱚ ᱡᱟᱦᱟᱱᱟᱜ ᱯᱨᱚᱵᱟᱥ ᱦᱩᱭᱩᱜ ᱠᱟᱱ ᱛᱟᱵᱚᱱᱟ ᱡᱟᱦᱟᱱᱟᱜ ᱯᱨᱳᱜᱨᱟᱢ ᱦᱩᱭᱩᱜ ᱠᱟᱱ ᱛᱟᱵᱚᱱᱟ ᱥᱮ ᱡᱟᱦᱟᱱᱟᱜ ᱯᱚᱨᱚᱵᱽ ᱦᱩᱭᱩᱜ ᱠᱟᱱ ᱛᱟᱵᱚᱱᱟ ᱩᱱ ᱥᱚᱢᱚᱭ ᱟᱵᱚ ᱠᱚᱣᱟᱜ ᱯᱚᱨᱚᱵᱽ ᱫᱚ ᱩᱱᱠᱩ ᱫᱚ ᱪᱤᱠᱟᱹᱛᱮ ᱵᱟᱠᱚ ᱢᱟᱱᱟᱣᱮᱫ ᱠᱟᱱ ᱛᱟᱵᱚᱱᱟ ᱪᱮᱫᱟᱜ ᱥᱮ ᱩᱱᱠᱩ ᱫᱚ ᱞᱟᱴᱠᱟᱣ ᱠᱚ ᱠᱟᱱ ᱞᱮᱠᱟ ᱠᱚ ᱟᱹᱭᱠᱟᱹᱣᱟ ᱢᱤᱫ ᱞᱮᱠᱟᱛᱮᱢ ᱧᱮᱞ ᱞᱮᱠᱷᱟᱱ ᱟᱵᱚᱣᱟᱜ ᱡᱟᱦᱟᱸ ᱫᱷᱚᱨᱚᱢ ᱢᱮᱱᱟᱜ ᱛᱟᱵᱚᱱᱟ ᱟᱵᱚᱣᱟᱜ ᱦᱚᱸ ᱨᱤᱛᱤ ᱨᱮᱣᱟᱡᱽ ᱡᱟᱦᱟᱸ ᱢᱮᱱᱟᱜ ᱛᱟᱵᱚᱱᱟ ᱫᱤᱠᱩ ᱠᱷᱚᱡ ᱫᱚ ᱟᱹᱰᱤ ᱥᱚᱨᱚᱥ ᱜᱮ ᱢᱮᱱᱟᱜ ᱛᱟᱵᱚᱱᱟ ᱤᱧ ᱫᱚ ᱚᱱᱟ ᱡᱟᱦᱟᱸ ᱟᱛᱳ ᱨᱮᱱ ᱠᱟᱹᱱᱟᱹᱧ ᱛᱚ ᱟᱢ ᱫᱚ ᱯᱩᱨᱟᱹ ᱞᱟᱹᱴᱩ ᱜᱮᱢ ᱟᱹᱭᱠᱟᱹᱣᱟ ᱯᱩᱨᱟᱹ ᱠᱤᱥᱟᱹᱬ ᱜᱮᱢ ᱟᱹᱭᱠᱟᱹᱜᱼᱟ ᱚᱱᱠᱟ ᱟᱢᱮᱢ ᱦᱩᱫᱤᱥᱟ ᱚᱱᱟ ᱤᱭᱟᱹᱛᱮ ᱟᱹᱰᱤᱜᱟᱱ ᱦᱚᱲ ᱟᱵᱚ ᱥᱚᱨᱚᱥᱚᱛᱤ ᱯᱩᱡᱟᱹ ᱠᱚ ᱢᱟᱱᱟᱣᱮᱫ ᱠᱟᱱ ᱛᱟᱵᱚᱱᱟ ᱱᱚᱝᱠᱟ ᱫᱚ ᱵᱚᱭᱦᱟ ᱪᱮᱫ ᱦᱚᱸ ᱵᱟᱝ ᱦᱩᱭᱩᱜ ᱛᱟᱦᱮᱱᱟ ᱱᱤᱭᱟᱹ ᱠᱚᱫᱚ ᱠᱷᱟᱹᱞᱤ ᱟᱥᱛᱟ ᱠᱟᱱᱟ ᱱᱤᱭᱟᱹ ᱠᱚᱫᱚ ᱠᱷᱟᱹᱞᱤ ᱢᱚᱱᱮ ᱵᱷᱩᱞᱟᱹᱜ ᱛᱟᱦᱮᱱᱟ ᱛᱤᱥ ᱨᱮᱦᱚᱸ ᱨᱤᱭᱮᱞᱤᱴᱤ ᱫᱚ ᱵᱟᱝ ᱦᱩᱭ ᱠᱟᱱᱟ ᱡᱟᱦᱟᱸᱭ ᱠᱚ ᱵᱟᱝ ᱵᱩᱡᱷᱟᱹᱣ ᱠᱟᱛᱮ ᱨᱮᱦᱚᱸ ᱥᱚᱨᱚᱥᱚᱛᱤ ᱢᱩᱨᱛᱤ ᱠᱚ ᱟᱹᱜᱩᱭ ᱠᱟᱱᱟ ᱛᱚ ᱩᱱᱠᱩ ᱟᱢ ᱧᱮᱞ ᱠᱚᱢ ᱯᱩᱡᱟᱹ ᱦᱚᱸ ᱴᱷᱤᱠ ᱴᱷᱤᱠᱟᱱ ᱵᱟᱠᱚ ᱯᱩᱡᱟᱹᱭᱟ ᱟᱨ ᱡᱚᱠᱷᱚᱱ ᱡᱟᱦᱟᱸ ᱴᱷᱮᱱ ᱢᱚᱱᱫᱤᱨ ᱠᱚ ᱫᱚᱦᱚᱭᱟ ᱥᱮ ᱡᱟᱦᱟᱸ ᱴᱷᱮᱱ ᱢᱩᱨᱛᱤ ᱠᱚ ᱫᱚᱦᱚᱭᱟ ᱚᱸᱰᱮ ᱦᱚᱸ ᱫᱩᱲᱩᱵ ᱠᱟᱛᱮ ᱭᱟ ᱛᱚ ᱴᱟᱥ ᱠᱚ ᱜᱟᱛᱮᱜᱼᱟ ᱭᱟ ᱛᱚ ᱚᱸᱰᱮ ᱥᱤᱠᱨᱮᱴ ᱠᱚ ᱧᱩᱭᱟ ᱮ ᱛᱚ ᱡᱟᱦᱟᱱᱟᱜ ᱟᱭᱢᱟ ᱠᱤᱪᱷᱩ ᱠᱚ ᱪᱤᱠᱟᱭᱟ ᱟᱨ ᱱᱚᱝᱠᱟ ᱛᱮᱫᱚ ᱠᱚ ᱢᱮᱱᱟ ᱠᱤ ᱵᱚᱞᱮ ᱥᱚᱨᱚᱥᱚᱛᱤ ᱯᱩᱡᱟᱹ ᱫᱚ ᱢᱚᱡᱽ ᱡᱤᱱᱤᱥ ᱠᱟᱱᱟ ᱥᱮ ᱥᱚᱨᱚᱥᱚᱛᱤ ᱯᱩᱡᱟᱹ ᱞᱮᱠᱷᱟᱱ ᱫᱚ ᱵᱤᱫᱽᱫᱷᱟᱢ ᱧᱟᱢᱟ ᱵᱩᱫᱽᱫᱷᱤ ᱵᱟᱲᱦᱟᱜ ᱛᱟᱢᱟ ᱱᱚᱝᱠᱟ ᱫᱚ ᱛᱤᱥ ᱨᱮᱦᱚᱸ ᱵᱟᱝ ᱦᱩᱭ ᱠᱟᱱᱟ ᱟᱨ ᱡᱩᱫᱤ ᱡᱟᱦᱟᱸᱭ ᱠᱚᱣᱟᱜ ᱥᱚᱨᱚᱥᱚᱛᱤ ᱯᱩᱡᱟᱹ ᱛᱮᱜᱮ ᱵᱩᱫᱽᱫᱷᱤ ᱵᱟᱲᱦᱟᱣ ᱠᱚᱜ ᱛᱟᱠᱚᱣᱟ ᱛᱚ ᱩᱱᱠᱩ ᱫᱚ ᱵᱚᱭᱦᱟ ᱚᱞᱚᱜ ᱯᱟᱲᱦᱟᱜ ᱫᱚᱠᱚ ᱵᱟᱹᱜᱤ ᱠᱮᱭᱟ ᱚᱞᱚᱜ ᱯᱟᱲᱦᱟᱜ ᱵᱤᱱᱟᱹ ᱚᱞᱚᱜ ᱯᱟᱲᱦᱟᱜ ᱛᱮᱜᱮ ᱟᱢ ᱫᱚ ᱵᱩᱫᱽᱫᱷᱤ ᱮᱢ ᱠᱮᱭᱟ ᱟᱢ ᱫᱚ ᱥᱚᱨᱚᱥᱚᱛᱤᱢ ᱟᱹᱜᱩ ᱟᱠᱟᱫᱮ ᱨᱮᱦᱚᱸ ᱥᱚᱨᱚᱥᱚᱛᱤ ᱯᱩᱡᱟᱹ ᱞᱮᱠᱟᱱᱟᱜ ᱜᱟᱱᱟ ᱫᱚ ᱪᱟᱹᱞᱩ ᱵᱟᱹᱜᱤ ᱠᱟᱛᱮ ᱟᱢ ᱫᱚ ᱯᱩᱨᱟᱹ ᱟᱥᱞᱤᱞ ᱜᱟᱱᱟᱢ ᱪᱟᱹᱞᱩᱭᱮᱫᱟ ᱱᱚᱣᱟ ᱛᱮᱫᱚ ᱟᱢᱟᱜ ᱫᱚ ᱵᱟᱝ ᱥᱚᱵᱷᱟᱜ ᱠᱟᱱ ᱛᱟᱢᱟ ᱟᱨ ᱟᱢ ᱫᱚ ᱱᱚᱝᱠᱟᱢ ᱦᱩᱫᱤᱥᱫᱟ ᱠᱤ ᱵᱚᱞᱮ ᱤᱧ ᱫᱚ ᱟᱹᱰᱤ ᱢᱚᱡᱽ ᱤᱧ ᱠᱟᱹᱢᱤᱭᱮᱫᱟ ᱟᱨ ᱩᱱ ᱜᱷᱟᱹᱲᱤᱡ ᱱᱚᱝᱠᱟᱢ ᱦᱩᱫᱤᱥᱟ ᱠᱤ ᱵᱚᱞᱮ ᱤᱧ ᱫᱚ ᱯᱩᱨᱟᱹ ᱱᱤᱭᱟᱹ ᱟᱛᱳ ᱨᱮᱱ ᱫᱚ ᱥᱟᱱᱟᱢ ᱠᱷᱚᱱ ᱞᱟᱹᱴᱩ ᱦᱚᱲ ᱠᱟᱹᱱᱟᱹᱧ ᱪᱮᱫᱟᱜ ᱥᱮ ᱤᱧ ᱫᱚ ᱥᱚᱨᱚᱥᱚᱛᱤᱧ ᱯᱩᱡᱟᱹᱭᱮᱫᱟ ᱟᱢ ᱫᱚ ᱵᱚᱭᱦᱟ ᱥᱟᱱᱟᱢ ᱠᱷᱚᱱ ᱞᱮᱲᱦᱟ ᱠᱟᱱᱟᱢ ᱛᱚ ᱚᱱᱟ ᱤᱭᱟᱹ ᱛᱮᱧ ᱢᱮᱱᱟ ᱪᱷᱟᱹᱛᱤᱠ ᱡᱟᱹᱛᱤ ᱨᱮᱱ ᱵᱚᱸᱜᱟ ᱵᱩᱨᱩ ᱫᱚ ᱟᱵᱚ ᱫᱚ ᱡᱮᱥᱮᱱ ᱵᱟᱵᱚᱱ ᱟᱯᱱᱟᱨ ᱠᱚ ᱟᱯᱱᱟᱨ ᱨᱮᱱ ᱡᱟᱦᱟᱸᱭ ᱵᱚᱸᱜᱟ ᱵᱩᱨᱩ ᱢᱮᱱᱟᱜ ᱠᱚ ᱛᱟᱵᱚᱱᱟ ᱩᱱᱠᱩ ᱠᱚᱜᱮ ᱟᱵᱚ ᱫᱚᱵᱚᱱ ᱟᱯᱱᱟᱨ ᱠᱚ ᱛᱟᱵᱚᱱᱟ ᱟᱨ ᱟᱯᱱᱟᱨ ᱨᱮᱱ ᱵᱚᱸᱜᱟ ᱵᱩᱨᱩ ᱵᱚᱱ ᱟᱯᱱᱟᱨ ᱞᱮᱠᱚ ᱠᱷᱟᱡ ᱜᱮ ᱟᱵᱚᱣᱟᱜ ᱦᱚᱸ ᱯᱨᱳᱜᱨᱮᱥ ᱦᱩᱭᱩᱜ ᱛᱟᱵᱚᱱᱟ ᱥᱮ ᱟᱵᱚᱣᱟᱜ ᱦᱚᱸ ᱜᱷᱚᱨ ᱠᱚᱨᱮᱱᱟᱜ ᱥᱟᱹᱦᱤ ᱪᱟᱞᱟᱜ ᱛᱟᱵᱚᱱᱟ ᱥᱮ ᱟᱵᱚᱣᱟᱜ ᱯᱚᱨᱤᱵᱟᱨ ᱦᱚᱸ ᱯᱩᱨᱟᱹ ᱥᱚᱱᱛᱩᱥᱴᱤ ᱛᱟᱦᱮᱱ ᱛᱟᱵᱚᱱᱟ ᱛᱚ ᱵᱚᱭᱦᱟ ᱟᱯᱮ ᱠᱚᱴᱷᱮᱱ ᱱᱮᱦᱚᱨ ᱢᱮᱱᱟᱜᱼᱟ ᱪᱷᱟᱹᱛᱤᱠ ᱡᱟᱹᱛᱤᱭᱟᱜ ᱯᱚᱨᱚᱵᱽ ᱥᱮ ᱪᱷᱟᱹᱛᱤᱠ ᱡᱟᱹᱛᱤ ᱨᱮᱱ ᱵᱚᱸᱜᱟ ᱵᱩᱨᱩ ᱠᱚᱫᱚ ᱟᱵᱚ ᱫᱚ ᱡᱮᱥᱮᱱ ᱵᱟᱵᱚᱱ ᱢᱟᱱᱟᱣ ᱠᱚ ᱟᱵᱚ ᱟᱯᱱᱟᱨ ᱨᱮᱱ ᱵᱚᱸᱜᱟ ᱵᱩᱨᱩ ᱵᱚᱱ ᱢᱟᱱᱟᱣ ᱠᱚ ᱛᱟᱵᱚᱱᱟ ᱛᱚᱵᱮ ᱟᱹᱱᱤᱡ ᱜᱮ ᱥᱩᱠ ᱥᱟᱱᱛᱤ ᱵᱚᱱ ᱧᱟᱢᱟ ᱟᱨ ᱛᱮᱦᱮᱧᱟᱜ ᱵᱷᱤᱰᱤᱭᱳ ᱫᱚ ᱱᱤᱱᱟᱹᱜ ᱜᱮ ᱛᱟᱦᱮᱸ ᱠᱟᱱ ᱛᱟᱵᱚᱱᱟ ᱟᱨ ᱡᱟᱦᱟᱸᱭ ᱠᱚ ᱡᱩᱫᱤ ᱵᱷᱤᱰᱤᱭᱳ ᱯᱮ ᱠᱩᱥᱤᱭᱟᱜ ᱛᱟᱵᱚᱱᱟ ᱞᱟᱭᱤᱠ ᱛᱟᱵᱚᱱ ᱯᱮ ᱟᱨ ᱥᱟᱵᱥᱠᱨᱟᱭᱤᱵ ᱛᱟᱵᱚᱱ ᱯᱮ ᱡᱟᱫᱟ ᱥᱮ ᱡᱟᱫᱟ ᱥᱮᱭᱟᱨ ᱛᱟᱵᱚᱱ ᱯᱮ ᱛᱟᱠᱤ ᱟᱵᱚᱨᱮᱱ ᱡᱟᱦᱟᱸ ᱛᱤᱱᱟᱹᱜ ᱜᱮ ᱟᱵᱚ ᱥᱟᱱᱛᱟᱲ ᱢᱮᱱᱟᱜ ᱠᱚ ᱩᱱᱠᱩ ᱦᱚᱸ ᱛᱟᱠᱤ ᱠᱚ ᱵᱩᱡᱷᱟᱹᱣ ᱛᱟᱵᱚᱱ ᱠᱤ ᱵᱚᱞᱮ ᱪᱮᱫ ᱥᱟᱹᱨᱤᱭᱟᱜ ᱠᱟᱱᱟ ᱪᱮᱫ ᱮᱲᱮᱭᱟᱜ ᱠᱟᱱᱟ ᱤᱧᱟᱹᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫ ᱮᱫᱟ ᱯᱷᱤᱨ ᱵᱚᱱ ᱧᱟᱯᱟᱢᱟ ᱱᱮᱠᱥᱴ ᱵᱷᱤᱰᱤᱭᱳ ᱨᱮ ᱢᱟ ᱮᱱᱠᱷᱟᱱ ᱢᱩᱪᱟᱹᱫ ᱡᱚᱦᱟᱨ